ᱢᱟᱨᱟᱝ ᱠᱚᱫᱚ ᱜᱚᱰ ᱡᱚᱦᱟᱨ, ᱦᱩᱰᱤᱧ ᱠᱚᱫᱚ ᱪᱚᱜ ᱪᱮᱨᱮᱡ ᱫᱩᱞᱟᱹᱲ ᱛᱷᱩᱢ ᱵᱟᱰᱟᱭ ᱦᱚᱪᱚ ᱠᱟᱛᱮ ᱮᱦᱚᱵ ᱤᱫᱟᱹᱧ ᱛᱮᱦᱮᱧᱟᱜ ᱚᱞ ᱪᱮᱢᱮᱫ ᱚᱞ ᱪᱤᱭᱟᱹ ᱤᱛᱩᱱ ᱟᱥᱲᱟ ᱢᱟᱪᱮᱛ ᱜᱚᱝᱠᱮ᱾ ᱟᱥᱚᱜ ᱟᱹᱧ ᱥᱟᱱᱟᱢ ᱠᱚᱜᱮ ᱱᱟᱯᱟᱭ ᱢᱮᱱᱟᱜ ᱵᱚᱱ ᱛᱟᱵᱚᱱᱟ᱾ ᱟᱨ ᱢᱤᱫᱴᱟᱝ ᱠᱟᱛᱷᱟ, ᱱᱚᱣᱟ ᱢᱟᱪᱮᱛ ᱜᱚᱝᱠᱮ ᱟᱠᱷᱲᱟ ᱫᱚ ᱧᱮᱞ ᱧᱟᱢ ᱟᱵᱚᱱ ᱥᱟᱱᱛᱟᱞᱤ ᱠᱟᱞᱮᱠᱥᱮᱱ ᱪᱮᱱᱮᱞ ᱨᱮ᱾ ᱪᱮᱱᱮᱞ ᱥᱟᱶ ᱥᱟᱹᱜᱟᱹᱭ ᱫᱚᱦᱚ ᱵᱷᱟᱠᱨᱟ ᱟᱯᱚᱱ ᱟᱹᱯᱤᱱ ᱠᱟᱹᱢᱤ ᱦᱚᱨᱟ ᱠᱚᱫᱚ ᱟᱞᱚ ᱵᱚᱱ ᱦᱤᱲᱤᱧ ᱢᱟ᱾ ᱪᱮᱱᱮᱞ ᱥᱟᱵᱥᱠᱨᱟᱭᱤᱵ ᱥᱟᱶᱛᱮ ᱴᱚᱴᱠᱚ ᱞᱟᱲᱟᱣ᱾ ᱢᱟ ᱮᱱᱠᱷᱟᱱ ᱮᱦᱚᱵ ᱞᱮᱜᱮᱵᱚᱱ ᱚᱞᱪᱤᱠᱤ ᱩᱥᱟᱹᱨᱟ ᱚᱞ ᱫᱚ ᱚᱠᱟ ᱞᱮᱠᱟ? ᱚ, ᱚᱛ᱾

O Old Old ᱢᱟ ᱮᱱᱠᱷᱟᱱ ᱛᱮᱦᱮᱧ ᱫᱚ ᱱᱤᱱᱟᱹᱜ ᱫᱷᱟᱹᱵᱤᱡ ᱜᱮ ᱫᱚᱥᱟᱨ ᱠᱷᱚᱫ ᱨᱮ ᱧᱮᱞ ᱧᱟᱢ ᱟᱵᱚᱱ ᱡᱟᱯᱟᱜ ᱪᱤᱠᱤ ᱥᱟᱶᱛᱮ ᱟᱹᱲᱟᱹ ᱜᱟᱵᱟᱱ ᱥᱟᱱᱟᱢ ᱠᱚ ᱟᱨ ᱢᱤᱫ ᱫᱷᱟᱣ ᱜᱩᱱ ᱢᱟᱱᱟᱣ ᱮᱢ ᱪᱟᱞ ᱠᱟᱛᱮ ᱱᱚᱰᱮ ᱜᱮᱧ ᱢᱩᱪᱟᱹᱫ ᱮᱫᱟ᱾